ᱦᱟᱭ ᱜᱟᱛᱮ ᱠᱚ ᱪᱮᱫ ᱞᱮᱠᱟ ᱢᱮᱱᱟᱜ ᱯᱮᱭᱟ ᱟᱥᱚᱜ ᱟᱹᱧ ᱢᱚᱡᱽ ᱜᱮ ᱢᱮᱱᱟᱜ ᱯᱮᱭᱟ ᱟᱨ ᱤᱧ ᱦᱚᱸᱧ ᱢᱚᱡᱽ ᱜᱮᱭᱟ ᱯᱷᱟᱭᱱᱮᱞᱤ ᱜᱟᱛᱮ ᱠᱚ ᱱᱤᱛᱚᱜ ᱫᱚ ᱦᱟᱸᱜ ᱤᱧ ᱦᱮᱡ ᱠᱟᱱᱟ ᱱᱚᱜᱼᱚᱭ ᱟᱯᱷᱚᱨ ᱜᱟᱹᱰᱤ ᱥᱮᱫ ᱟᱨ ᱱᱚᱜᱼᱚᱭ ᱱᱚᱝᱠᱟ ᱟᱯᱷᱚᱨ ᱠᱚ ᱫᱟᱨᱮ ᱵᱟᱲᱟᱣ ᱠᱟᱱᱟ ᱱᱚᱜᱼᱚᱭ ᱱᱚᱝᱠᱟ ᱱᱟᱦᱟᱜ ᱟᱨ ᱤᱧ ᱢᱚᱛᱚ ᱫᱚ ᱵᱟᱹᱧ ᱦᱮᱡ ᱠᱟᱱᱟ ᱥᱚᱸᱜᱮ ᱛᱮ ᱵᱟᱨ ᱦᱚᱲ ᱢᱮᱱᱟᱜ ᱠᱤᱱᱟᱹ ᱩᱱᱠᱤᱱ ᱛᱩᱞᱩᱡ ᱤᱧ ᱧᱟᱯᱟᱢ ᱦᱚᱪᱚ ᱯᱮᱭᱟ ᱱᱟᱦᱟᱜ ᱱᱚᱛᱮ ᱛᱟᱭᱚᱢ ᱥᱮᱫ ᱨᱮ ᱢᱤᱱᱟᱹᱧᱟ ᱤᱧ ᱫᱚ ᱱᱟᱦᱟᱜ ᱟᱨ ᱦᱟᱹᱱᱠᱤᱱ ᱛᱟᱹᱠᱤᱱ ᱞᱟᱦᱟᱣ ᱠᱟᱱᱟ ᱵᱟᱨ ᱦᱚᱲ ᱦᱟᱹᱱᱠᱤᱱ ᱟᱨ ᱱᱚᱜᱼᱚᱭ ᱱᱚᱝᱠᱟ ᱱᱟᱜ ᱟᱯᱷᱚᱨ ᱠᱚ ᱱᱚᱜᱼᱚᱭ ᱡᱟᱱᱟᱢ ᱵᱟᱲᱟᱣ ᱠᱟᱱᱟ ᱱᱚᱜᱼᱚᱭ ᱱᱚᱝᱠᱟ ᱱᱟᱜ ᱟᱨ ᱯᱮ ᱧᱮᱞᱮᱫ ᱠᱟᱱ ᱜᱮᱭᱟ ᱛᱤᱱᱟᱹᱜ ᱢᱚᱡᱽ ᱢᱚᱡᱽ ᱠᱷᱮᱛ ᱠᱟᱱᱟ ᱜᱚᱴᱟ ᱦᱚᱸᱜᱼᱚ ᱱᱚᱝᱠᱟ ᱱᱟᱜ ᱯᱩᱨᱟᱹ ᱱᱚᱜᱼᱚ ᱱᱚᱝᱠᱟ ᱱᱟᱜ ᱢᱮᱱᱟᱜᱼᱟ ᱦᱟᱸᱜ ᱱᱚᱜᱼᱚ ᱱᱚᱣᱟ ᱠᱚᱫᱚ ᱮᱠᱮᱱ ᱠᱷᱮᱛ ᱠᱟᱱᱟ ᱱᱟᱜ ᱱᱚᱜᱼᱚ ᱱᱚᱝᱠᱟ ᱟᱨ ᱱᱚᱛᱮ ᱜᱮ ᱫᱟᱬᱟ ᱵᱟᱲᱟ ᱦᱮᱡ ᱦᱩᱭ ᱠᱟᱱᱟ ᱟᱯᱷᱚᱨ ᱠᱚ ᱧᱮᱞ ᱛᱤᱱᱟᱹᱜ ᱞᱟᱹᱴᱩ ᱞᱟᱹᱴᱩ ᱫᱟᱨᱮ ᱠᱟᱱᱟ ᱱᱚᱣᱟ ᱠᱚ ᱟᱨ ᱱᱩᱠᱤᱱ ᱱᱚᱰᱮ ᱵᱟᱨ ᱦᱚᱲ ᱫᱚ ᱱᱟᱦᱟᱜ ᱱᱩᱭ ᱱᱚᱰᱮ ᱢᱤᱫ ᱦᱚᱲ ᱛᱟᱵᱚᱱ ᱦᱮᱨᱳᱭᱤᱱ ᱟᱨ ᱱᱩᱭᱴᱟᱜ ᱦᱚᱸ ᱱᱩᱭ ᱱᱚᱛᱮ ᱦᱮᱡ ᱟᱠᱟᱱ ᱞᱮ ᱱᱚᱛᱮ ᱡᱚᱛᱚ ᱦᱚᱲ ᱜᱮ ᱟᱨ ᱱᱚᱜᱼᱚᱭ ᱫᱟᱬᱟ ᱵᱟᱲᱟᱭ ᱠᱟᱱᱟᱞᱮ ᱱᱚᱛᱮ ᱠᱷᱮᱛ ᱥᱮᱫ ᱞᱮ ᱦᱮᱡ ᱠᱟᱱᱟ ᱟᱨ ᱱᱚᱜᱼᱚᱭ ᱱᱚᱝᱠᱟ ᱱᱟᱦᱟᱜ ᱠᱷᱩᱱᱴᱤ ᱠᱚ ᱢᱮᱱᱟᱜᱼᱟ ᱱᱚᱣᱟ ᱞᱟᱭᱤᱱ ᱠᱷᱩᱱᱴᱤ ᱠᱚ ᱱᱚᱜᱼᱚᱭ ᱱᱚᱝᱠᱟ ᱟᱨ ᱜᱟᱛᱮ ᱠᱚ ᱱᱤᱛᱚᱜ ᱫᱚ ᱱᱚᱜᱼᱚᱭ ᱞᱮ ᱫᱟᱬᱟ ᱵᱟᱲᱟ ᱵᱷᱟᱜᱟᱣᱱᱟ ᱱᱚᱝᱠᱟᱛᱮ ᱱᱚᱜᱼᱚᱭ ᱚᱲᱟᱜ ᱞᱮ ᱪᱟᱞᱟᱜ ᱠᱟᱱᱟ ᱱᱟᱦᱟᱜ ᱪᱟᱞᱟᱜ ᱟᱞᱮ ᱫᱟᱜ ᱫᱟᱜ ᱦᱚᱸ ᱵᱩᱡᱷᱟᱹᱜ ᱠᱟᱱᱟ ᱱᱚᱜᱼᱚ ᱱᱚᱝᱠᱟ ᱢᱚᱣᱥᱚᱢᱮ ᱵᱮᱱᱟᱣ ᱠᱟᱫᱟ ᱱᱟᱦᱟᱜ ᱟᱨ ᱱᱚᱜᱼᱚᱭ ᱯᱮ ᱧᱮᱞᱮᱫ ᱠᱟᱱ ᱜᱮᱭᱟ ᱠᱷᱮᱛ ᱠᱚ ᱛᱤᱱᱟᱹᱜ ᱜᱟᱡᱟᱲ ᱵᱟᱲᱟᱣ ᱠᱟᱱᱟ ᱱᱚᱝᱠᱟᱛᱮ ᱟᱨ ᱱᱤᱛᱚᱜ ᱫᱚᱞᱮ ᱪᱟᱞᱟᱜ ᱠᱟᱱᱟ ᱩᱱᱠᱤᱱ ᱦᱟᱱᱛᱮ ᱵᱟᱨᱚᱴᱤ ᱞᱟᱦᱟᱣ ᱠᱟᱱ ᱛᱟᱞᱮᱭᱟ